ᱫᱚ ᱵᱟᱝ ᱠᱟᱱᱟ ᱟᱵᱚ ᱫᱚ ᱱᱚᱣᱟ ᱵᱟᱦᱟ ᱜᱮ ᱛᱟᱵᱚ ᱦᱳᱞᱤ ᱟᱨ ᱫᱟᱜ ᱫᱩᱞ ᱫᱩᱯᱩᱞ ᱜᱮ ᱦᱳᱞᱤ ᱟᱵᱚ ᱫᱚ ᱨᱚᱝ ᱛᱮ ᱫᱚ ᱟᱞᱚ ᱵᱚᱱ ᱠᱷᱮᱞ ᱢᱟ ᱟᱹᱞᱤᱧᱟᱜ ᱫᱚ ᱥᱟᱨᱚ ᱢᱩᱨᱢᱩ ᱟᱹᱞᱤᱧᱟᱜ ᱧᱩᱛᱩᱢ ᱫᱚ ᱟᱨ ᱟᱹᱞᱤᱧ ᱫᱚ ᱡᱟᱢᱥᱮᱫᱽᱯᱩᱨ ᱜᱮ ᱨᱮᱱ ᱠᱟᱱᱟᱞᱤᱧ ᱟᱨ ᱛᱮᱦᱮᱧ ᱱᱚᱰᱮ ᱵᱟᱦᱟ ᱦᱩᱭᱩᱜ ᱠᱟᱱᱛᱮ ᱟᱹᱰᱤ ᱨᱟᱹᱥᱠᱟᱹ ᱢᱚᱡᱽ ᱜᱮ ᱵᱩᱡᱷᱟᱹᱜ ᱠᱟᱱᱟ ᱟᱨ ᱟᱹᱞᱤᱧ ᱦᱚᱸ ᱵᱷᱟᱹᱜᱤ ᱵᱩᱡᱷᱟᱹᱜᱼᱟ ᱥᱟᱱᱛᱟᱲ ᱥᱚᱢᱟᱡᱽ ᱨᱮ ᱟᱵᱚᱣᱟᱜ ᱫᱚᱢᱮ ᱵᱮᱥ ᱱᱚᱣᱟ ᱮᱱᱠᱷᱟᱱ ᱚᱱᱟ ᱪᱤᱠᱟᱹ ᱮᱴᱟᱜ ᱡᱟᱹᱛᱤ ᱠᱚᱦᱚᱸ ᱚᱱᱟ ᱪᱤᱠᱟᱹ ᱟᱵᱚᱣᱟᱜ ᱠᱟᱞᱪᱟᱨ ᱠᱚ ᱠᱟᱹᱴᱤᱡ ᱠᱚ ᱤᱭᱟᱹ ᱦᱟᱛᱟᱣᱮᱫ ᱜᱮᱭᱟ ᱟᱨ ᱟᱹᱞᱤᱧ ᱦᱚᱸ ᱚᱱᱟ ᱠᱩᱥᱤ ᱛᱮᱜᱮ ᱛᱮᱦᱮᱧ ᱵᱟᱦᱟ ᱢᱟᱱᱟᱣ ᱞᱤᱧ ᱦᱮᱡ ᱠᱟᱱᱟᱞᱤᱧ ᱟᱹᱰᱤ ᱥᱟᱨᱦᱟᱣ ᱟᱵᱤᱱᱟᱜ ᱩᱯᱨᱩᱢ ᱫᱚ ᱟᱹᱞᱤᱧᱟᱜ ᱧᱩᱛᱩᱢ ᱫᱚ ᱥᱩᱱᱤᱛᱟ ᱠᱤᱥᱠᱩ ᱟᱨ ᱟᱹᱞᱤᱧ ᱦᱚᱸ ᱱᱚᱰᱮ ᱡᱟᱢᱥᱮᱫᱽᱯᱩᱨ ᱠᱷᱚᱱ ᱜᱮ ᱟᱨ ᱱᱚᱰᱮ ᱦᱮᱡ ᱠᱟᱛᱮ ᱟᱹᱞᱤᱧ ᱟᱹᱰᱤ ᱵᱮᱥ ᱞᱤᱧ ᱵᱩᱡᱷᱟᱹᱣ ᱠᱮᱜᱼᱟ ᱡᱮ ᱱᱚᱰᱮ ᱱᱚᱝᱠᱟ ᱵᱟᱦᱟ ᱦᱩᱭᱩᱜ ᱠᱟᱱᱟ ᱱᱮᱛᱟᱨᱟᱜ ᱡᱚᱱᱥᱚᱝᱠᱷᱭᱟ ᱦᱤᱥᱟᱹᱵ ᱛᱮᱫᱚ ᱟᱹᱰᱤ ᱠᱚ ᱟᱹᱰᱤ ᱤᱭᱟᱹ ᱱᱚᱰᱮ ᱡᱚᱱᱥᱚᱝᱠᱷᱭᱟ ᱥᱟᱸᱜᱮ ᱤᱫᱤᱜ ᱠᱟᱱᱛᱮ ᱵᱟᱦᱟ ᱦᱚᱸ ᱵᱮᱥ ᱠᱚ ᱢᱟᱱᱟᱣᱮᱜᱼᱟ ᱟᱨᱚ ᱟᱨᱚ ᱟᱵᱚᱣᱟᱜ ᱥᱟᱶᱛᱟ ᱨᱮᱭᱟᱜ ᱡᱟᱦᱟᱸ ᱛᱤᱱᱟᱹᱜ ᱵᱟᱹᱠᱤ ᱯᱨᱳᱜᱨᱟᱢ ᱠᱚᱦᱚᱸ ᱢᱮᱱᱟᱜᱼᱟ ᱚᱱᱟ ᱦᱚᱸ ᱱᱚᱝᱠᱟ ᱜᱮ ᱵᱮᱥ ᱛᱮᱵᱚᱱ ᱢᱟᱱᱟᱣ ᱢᱟ ᱟᱨ ᱟᱵᱚᱣᱟᱜ ᱥᱟᱶᱛᱟ ᱢᱟᱲᱟᱝ ᱥᱮ ᱟᱨᱚ ᱞᱟᱦᱟ ᱥᱮᱱᱚᱜ ᱢᱟ ᱚᱱᱟ ᱜᱮᱞᱤᱧ ᱢᱮᱱᱟ ᱱᱚᱣᱟ ᱟᱹᱞᱤᱧ ᱫᱚ ᱦᱩᱭᱩᱜ ᱯᱷᱩᱞᱢᱟᱱᱤ ᱴᱩᱰᱩ ᱟᱛᱳ ᱫᱚ ᱛᱟᱹᱞᱤᱧ ᱠᱮᱥᱚᱨ ᱥᱚᱨᱟ ᱨᱟᱡᱽᱱᱟᱜᱟᱨ ᱟᱨ ᱱᱚᱣᱟ ᱫᱚ ᱟᱹᱞᱤᱧᱟᱜ ᱡᱟᱱᱟᱢ ᱚᱲᱟᱜ ᱠᱟᱱᱟ ᱱᱟᱦᱟᱜ ᱱᱚᱰᱮ ᱜᱟᱹᱢᱟᱹᱨᱤᱭᱟᱹ ᱛᱟᱭᱚ ᱵᱟᱦᱟ ᱟᱨ ᱛᱮᱦᱮᱧ ᱱᱚᱣᱟ ᱵᱟᱦᱟ ᱦᱮᱡ ᱠᱟᱛᱮ ᱟᱹᱰᱤ ᱜᱮ ᱨᱟᱹᱥᱠᱟᱹ ᱵᱩᱡᱷᱟᱹᱜ ᱠᱟᱱᱟ ᱱᱚᱝᱠᱟ ᱜᱮ ᱟᱨᱚ ᱦᱚᱸ ᱢᱟᱲᱟᱝ ᱥᱮᱫ ᱵᱚ ᱱᱤᱭᱟᱹ ᱵᱟᱦᱟ ᱵᱚᱸᱜᱟ ᱫᱚ ᱱᱤᱝᱠᱟᱹ ᱜᱮ ᱰᱮᱦᱮᱨ ᱫᱷᱟᱨᱟ ᱜᱮ ᱵᱚ ᱡᱚᱴᱟᱣ ᱠᱟᱛᱮ ᱵᱚ ᱢᱟᱱᱟᱣ ᱫᱷᱟᱨᱟᱭ ᱢᱟ ᱟᱨ ᱱᱮᱰᱮ ᱦᱮᱡ ᱠᱟᱛᱮ ᱱᱤᱝᱠᱟᱹ ᱵᱩᱡᱷᱟᱹᱜᱼᱟ ᱠᱤ ᱟᱵᱚ ᱥᱟᱱᱛᱟᱲ ᱥᱚᱢᱟᱡᱽ ᱨᱮ ᱡᱟᱦᱟᱸ ᱜᱮ ᱟᱵᱚᱭᱤᱡ ᱡᱟᱦᱟᱸ ᱛᱤᱱᱟᱹᱜ ᱦᱚᱲ ᱦᱚᱯᱚᱱ ᱦᱮᱱᱟᱜ ᱠᱚᱣᱟ ᱡᱮᱛᱮ ᱜᱮᱠᱚ ᱵᱟᱰᱟᱭ ᱢᱟ ᱟᱨᱚ ᱢᱟᱲᱟᱝ ᱥᱮᱱ ᱡᱟᱦᱟᱸ ᱛᱤᱱᱟᱹᱜ ᱦᱚᱯᱚᱱ ᱜᱤᱫᱽᱨᱟᱹ ᱠᱚ ᱦᱮᱱᱟᱜ ᱠᱚᱣᱟ ᱢᱟᱨᱟᱝ ᱟᱭᱳ ᱵᱟᱵᱟ ᱟᱨᱚ ᱠᱚ ᱡᱟᱦᱟᱸ ᱛᱤᱱᱟᱹᱜ ᱦᱟᱲᱟᱢ ᱦᱟᱯᱲᱟᱢ ᱠᱚ ᱛᱟᱵᱚ ᱦᱮᱱᱟᱜ ᱠᱚᱣᱟ ᱩᱱᱠᱩ ᱠᱚ ᱞᱟᱹᱭ ᱦᱚᱨᱟ ᱟᱵᱚᱱᱟ ᱟᱵᱚ ᱦᱚᱸ ᱟᱵᱚ ᱢᱟᱲᱟᱝ ᱥᱮᱱᱟᱜ ᱠᱟᱹᱢᱤ ᱦᱚᱨ ᱠᱚᱵᱚ ᱧᱮᱞ ᱤᱫᱤᱭᱟ ᱱᱤᱝᱠᱟᱹ ᱜᱮ ᱜᱮ ᱱᱚᱣᱟ ᱫᱚ ᱢᱟᱲᱟᱝ ᱥᱮᱫ ᱛᱟᱵᱚ ᱥᱮᱱᱚᱜ ᱢᱟ ᱵᱟᱦᱟ ᱵᱚᱸᱜᱟ ᱫᱚ ᱛᱟᱵᱚ ᱡᱚᱦᱟᱨ ᱟᱪᱪᱷᱟ ᱟᱪᱪᱷᱟ ᱢᱤᱫ ᱵᱟᱨ ᱠᱟᱛᱷᱟ ᱞᱤᱧ ᱠᱩᱞᱤ ᱵᱮᱱᱟ ᱱᱟᱦᱟᱜ ᱱᱤᱛᱚᱜ ᱦᱟᱸᱜ ᱟᱵᱚ ᱢᱟᱱᱮ ᱡᱚᱛᱚ ᱠᱷᱚᱱ ᱢᱟᱨᱟᱝ ᱯᱚᱨᱚᱵᱽ ᱚᱠᱟᱴᱟᱜ ᱠᱟᱱᱟ ᱵᱟᱦᱟ ᱥᱮ ᱥᱚᱦᱨᱟᱭ ᱱᱤᱛᱚᱜ ᱫᱚ ᱢᱮᱱᱠᱷᱟᱱ ᱫᱚ ᱵᱟᱦᱟ ᱜᱮ ᱱᱤᱛᱚᱜ ᱫᱚᱵᱚ ᱢᱟᱨᱟᱝ ᱯᱚᱨᱚᱵᱮᱜᱼᱟ ᱟᱨ ᱥᱚᱦᱨᱟᱭ ᱦᱚᱸ ᱱᱚᱝᱠᱟ ᱜᱮᱵᱚ ᱢᱟᱱᱟᱣ ᱤᱫᱤ ᱢᱟ ᱟᱹᱞᱤᱧᱟᱜ ᱤᱭᱟᱹ ᱫᱚ ᱡᱟᱣ ᱥᱮᱫᱟᱭ ᱠᱷᱚᱱ ᱦᱚᱸᱞᱤᱧ ᱧᱮᱞ ᱟᱠᱟᱫᱼᱟ ᱱᱤᱱᱟᱹᱜ ᱦᱩᱰᱤᱧ ᱠᱷᱚᱱ ᱜᱮᱞᱤᱧ ᱧᱮᱞᱮᱫᱼᱟ ᱱᱚᱰᱮ ᱫᱚ ᱢᱟᱲᱟᱝ ᱛᱟᱦᱮᱸᱫ ᱫᱚ ᱱᱚᱝᱠᱟ ᱫᱚ ᱡᱚᱴᱟᱣ ᱵᱟᱭ ᱦᱩᱭᱩᱜ ᱛᱟᱦᱮᱸᱫ ᱟᱹᱞᱤᱧ ᱦᱚᱸᱞᱤᱧ ᱦᱮᱡ ᱵᱟᱲᱟᱜᱼᱟ ᱞᱮᱠᱤᱱ ᱱᱚᱜᱼᱚᱭ ᱥᱟᱞ ᱠᱮ ᱥᱟᱞ ᱦᱩᱭᱩᱜ ᱠᱟᱱᱟ ᱱᱤᱛᱚᱜ ᱫᱤᱱ ᱵᱟ ᱫᱤᱱ ᱱᱚᱣᱟ ᱨᱮᱭᱟᱜ ᱡᱚᱱᱥᱚᱝᱠᱷᱭᱟ ᱵᱟᱲᱦᱟᱣ ᱤᱫᱤᱜ ᱠᱟᱱᱟ ᱵᱟᱴ ᱱᱚᱣᱟ ᱫᱚ ᱱᱚᱣᱟ ᱤᱱᱡᱚᱭ ᱦᱤᱥᱟᱹᱵ ᱫᱚ ᱵᱟᱝᱜᱮ ᱟᱵᱚ ᱫᱚ ᱟᱵᱚᱣᱟᱜ ᱥᱚᱢᱟᱡᱽ ᱨᱮ ᱪᱮᱫ ᱠᱟᱱᱟ ᱪᱮᱫ ᱫᱩᱲᱩᱵ ᱛᱤᱸᱜᱩ ᱦᱩᱭᱩᱜ ᱠᱟᱱᱟ ᱪᱮᱫ ᱵᱚ ᱵᱟᱰᱟᱭ ᱫᱟᱲᱮᱭᱟᱜ ᱢᱟ ᱤᱱᱟᱹ ᱠᱚ ᱡᱚᱛᱚᱣᱟᱜ ᱵᱚ ᱴᱷᱤᱠᱟᱹ ᱤᱫᱤ ᱢᱟ ᱟᱹᱞᱤᱧ ᱦᱚᱸ ᱱᱤᱛᱚᱜ ᱞᱤᱧ ᱴᱷᱤᱠᱟᱹ ᱤᱫᱤᱭᱮᱫᱼᱟ ᱡᱟᱦᱟᱸ ᱛᱤᱱᱟᱹᱜ ᱜᱮᱵᱚ

ᱟᱵᱚ ᱡᱟᱦᱟᱸ ᱥᱟᱨᱡᱚᱢ ᱵᱟᱦᱟ ᱵᱚ ᱢᱟᱨᱟᱝ ᱵᱩᱨᱩ ᱵᱚ ᱤᱭᱟᱹ ᱟᱭ ᱠᱟᱱᱟ ᱪᱟᱞ ᱟᱭ ᱠᱟᱱᱟ ᱵᱚ ᱚᱱᱟ ᱵᱟᱦᱟ ᱜᱮ ᱟᱵᱚ ᱫᱚ ᱨᱮᱵᱮᱫ ᱫᱚᱨᱠᱟᱨ ᱱᱤᱭᱟᱹ ᱜᱩᱞᱟᱵ ᱵᱟᱦᱟ ᱠᱚ ᱭᱟ ᱛᱚ ᱟᱨᱚ ᱵᱟᱦᱟ ᱠᱚ ᱤᱱᱟᱹ ᱫᱚ ᱨᱮᱵᱮᱫ ᱫᱚᱨᱠᱟᱨ ᱞᱮᱠᱤᱱ ᱟᱵᱚᱣᱟᱜ ᱵᱚᱸᱜᱟ ᱵᱩᱨᱩ ᱦᱤᱥᱟᱹᱵ ᱛᱮᱫᱚ ᱚᱱᱟ ᱫᱚ ᱨᱮᱵᱮᱫ ᱨᱮᱭᱟᱜ ᱩᱪᱤᱛ ᱫᱚ ᱵᱟᱹᱞᱤᱧ ᱵᱩᱡᱷᱟᱹᱣᱟ ᱤᱱᱟᱹ ᱞᱤᱧ ᱴᱷᱤᱠᱟᱹ ᱟᱠᱟᱫᱼᱟ

ᱟᱹᱞᱤᱧᱟᱜ ᱧᱩᱛᱩᱢ ᱫᱚ ᱦᱩᱭᱩᱜ ᱠᱟᱱᱟ ᱜᱤᱛᱟ ᱴᱩᱰᱩ ᱟᱨ ᱱᱚᱰᱮᱞᱤᱧ ᱦᱮᱡ ᱥᱮᱴᱮᱨ ᱟᱠᱟᱱᱟ ᱛᱮᱦᱮᱧ ᱵᱟᱦᱟ ᱯᱚᱨᱚᱵᱽ ᱵᱟᱦᱟ ᱯᱚᱨᱚᱵᱽ ᱨᱮᱱᱟᱜ ᱤᱭᱟᱹᱛᱮ ᱢᱟᱱᱮ ᱟᱹᱰᱤ ᱵᱮᱥ ᱵᱩᱡᱷᱟᱹᱣᱮᱱᱟ ᱱᱚᱰᱮ ᱦᱮᱡ ᱠᱟᱛᱮ ᱟᱹᱞᱤᱧ ᱜᱮ ᱟᱨ ᱢᱤᱫ ᱠᱟᱛᱷᱟ ᱞᱤᱧ ᱠᱩᱞᱤ ᱵᱮᱱᱟ ᱱᱟ ᱟᱨ ᱧᱮᱞ ᱤᱧ ᱟᱹᱵᱤᱱ ᱫᱚ ᱯᱟᱞᱮ ᱠᱷᱟᱱ ᱵᱟᱵᱤᱱ ᱨᱮᱵᱮᱫ ᱟᱠᱟᱫᱼᱟ ᱤᱭᱟᱹ ᱠᱚᱨᱮ ᱞᱩᱛᱩᱨ ᱠᱚᱨᱮ ᱵᱟᱦᱟ ᱢᱟᱱᱮ ᱟᱵᱚ ᱫᱚ ᱚᱠᱟ ᱵᱟᱦᱟᱴᱟ ᱨᱮᱵᱮᱫ ᱫᱚᱨᱠᱟᱨ ᱢᱟᱱᱮ ᱤᱭᱟᱹ ᱨᱮ ᱠᱷᱚᱯᱟ ᱨᱮ ᱢᱟᱱᱮ ᱜᱩᱞᱟᱵ ᱵᱟᱦᱟ ᱥᱮ ᱥᱟᱨᱡᱚᱢ ᱵᱟᱦᱟ ᱥᱟᱨᱡᱚᱢ ᱵᱟᱦᱟ ᱛᱚ ᱥᱟᱨᱡᱚᱢ ᱵᱟᱵᱟ ᱥᱟᱨᱡᱚᱢ ᱵᱟᱦᱟ ᱞᱟᱜᱟᱣ ᱠᱟᱜᱼᱟ ᱞᱮ ᱞᱟᱜᱟᱣ ᱠᱟᱜᱼᱟ ᱞᱮ ᱚᱱᱠᱟ ᱢᱟᱞᱤᱧ ᱧᱮᱞᱮᱫᱼᱟ ᱟᱭᱢᱟ ᱜᱟᱱ ᱦᱚᱲ ᱜᱩᱞᱟᱵ ᱵᱟᱦᱟ ᱠᱚ ᱨᱮᱵᱮᱫ ᱟᱠᱟᱫ ᱩᱱᱠᱩ ᱪᱮᱫ ᱵᱤᱱ ᱢᱮᱛᱟ ᱠᱚᱣᱟ ᱟᱞᱮᱭᱟᱜ ᱟᱞᱮᱭᱟᱜ ᱛᱚᱨᱚᱯ ᱛᱮᱫᱚ ᱱᱤᱭᱟᱹ ᱜᱮ ᱢᱮᱱ ᱦᱩᱭᱩᱜ ᱠᱟᱱᱟ ᱡᱮ ᱟᱵᱚ ᱡᱟᱦᱟᱸ ᱛᱤᱱᱟᱹᱜ ᱜᱮ ᱱᱚᱰᱮ ᱵᱚᱱ ᱦᱮᱡ ᱥᱮᱴᱮᱨ ᱟᱠᱟᱱᱟ ᱡᱟᱦᱟᱸ ᱛᱤᱱᱟᱹᱜ ᱠᱚ ᱠᱩᱲᱤ ᱵᱚᱭᱦᱟ ᱠᱚ ᱠᱚᱲᱟ ᱠᱚ ᱵᱚᱱ ᱦᱮᱡ ᱟᱠᱟᱱᱟ ᱡᱮᱛᱮ ᱦᱚᱲ ᱜᱮ ᱱᱚᱰᱮ ᱦᱮᱡ ᱠᱟᱛᱮ ᱫᱚ ᱢᱟᱱᱮ ᱢᱮᱱ ᱢᱮᱱ ᱨᱮᱱᱟᱜ ᱠᱟᱱᱟ ᱠᱤ ᱱᱚᱰᱮ ᱡᱟᱦᱟᱸ ᱛᱤᱱᱟᱹᱜ ᱦᱮᱱᱟᱜ ᱵᱚᱱᱟ ᱥᱟᱨᱡᱚᱢ ᱵᱟᱦᱟ ᱞᱟᱜᱟ ᱨᱮᱵᱮᱫ ᱨᱮᱱᱟᱜ ᱵᱷᱟᱞᱮ ᱵᱟᱦᱨᱮ ᱠᱷᱚᱱ ᱦᱮᱡ ᱟᱠᱟᱱᱟ ᱵᱚᱱ ᱡᱟᱦᱟᱱ ᱵᱟᱦᱟ ᱜᱮᱵᱚᱱ ᱞᱟᱜᱟᱣ ᱟᱠᱟᱫ ᱞᱮᱠᱤᱱ ᱱᱚᱰᱮ ᱦᱮᱡ ᱠᱟᱛᱮ ᱫᱚ ᱥᱟᱨᱡᱚᱢ ᱵᱟᱦᱟ ᱞᱟᱜᱟᱣ ᱟᱹᱰᱤ ᱜᱮ

ᱟᱨ ᱱᱤᱛᱚᱜ ᱫᱚ ᱱᱚᱣᱟ ᱞᱳᱠᱟᱞ ᱨᱮᱞᱤᱧ ᱛᱟᱦᱮᱱᱟ ᱢᱤᱫᱴᱤᱡ ᱡᱚᱵᱽ ᱞᱤᱧ ᱠᱚᱨᱟᱣᱟ ᱚᱱᱟ ᱠᱷᱟᱹᱛᱤᱨ ᱛᱮ ᱟᱫᱚ ᱛᱮᱦᱮᱧ ᱫᱚ ᱧᱮᱞ ᱠᱮᱜᱼᱟ ᱞᱤᱧ ᱠᱷᱚᱵᱚᱨ ᱞᱤᱧ ᱡᱚᱢ ᱠᱮᱫᱟ ᱛᱮᱦᱮᱧ ᱫᱚ ᱫᱤᱥᱚᱢ ᱵᱟᱦᱟ ᱠᱟᱱᱟ ᱵᱚᱞᱮ ᱛᱮᱜᱮ ᱞᱤᱧ ᱦᱮᱡ ᱟᱠᱟᱱᱟ ᱟᱨ ᱪᱮᱫ ᱪᱚᱝ ᱟᱪᱪᱷᱟ ᱟᱹᱵᱤᱱ ᱢᱟ ᱟᱡᱚᱫᱤᱭᱟᱹ ᱡᱟᱯᱟᱜ ᱠᱷᱚᱱᱟᱜ ᱵᱤᱱ ᱦᱮᱡ ᱟᱠᱟᱱᱟ ᱱᱟᱦᱟᱜ ᱟᱫᱚ ᱚᱱᱛᱮᱱᱟᱜ ᱵᱟᱦᱟ ᱟᱨ ᱱᱚᱛᱮᱱᱟᱜ ᱱᱚᱰᱮᱱᱟᱜ ᱵᱟᱦᱟ ᱢᱟᱱᱮ ᱟᱹᱵᱤᱱ ᱚᱠᱟ ᱞᱮᱠᱟ ᱵᱤᱱ ᱧᱮᱞ ᱠᱮᱜᱼᱟ ᱦᱮᱸ ᱪᱮᱫ ᱞᱤᱧ ᱢᱮᱱᱟ ᱚᱱᱛᱮᱱᱟᱜ ᱵᱟᱦᱟ ᱫᱚ ᱟᱨ ᱱᱚᱛᱮᱱᱟᱜ ᱵᱟᱦᱟ ᱫᱚ ᱰᱤᱯᱷᱟᱨᱮᱱᱴ ᱫᱚ ᱱᱤᱭᱟᱹ ᱜᱮ ᱡᱮ ᱱᱚᱰᱮ ᱫᱚ ᱫᱤᱥᱚᱢ ᱵᱟᱦᱟ ᱢᱟᱱᱮ ᱟᱹᱰᱤ ᱜᱟᱱ ᱟᱭᱢᱟ ᱟᱹᱛᱩ ᱨᱮᱱ ᱡᱟᱹᱱᱤᱡ ᱠᱚ ᱦᱮᱡ ᱟᱠᱟᱱᱟ ᱱᱚᱰᱮ ᱚᱱᱠᱟ ᱞᱤᱧ ᱵᱩᱡᱽ ᱠᱮᱫᱟ ᱡᱮ ᱱᱚᱝᱠᱟ ᱞᱤᱧ ᱧᱮᱞ ᱮᱫᱟ ᱡᱟᱦᱟᱸ ᱫᱚ ᱫᱚᱢᱮ ᱟᱹᱛᱩ ᱨᱮᱱ ᱠᱚ ᱦᱮᱡ ᱟᱠᱟᱱᱟ ᱜᱩᱴ ᱠᱟᱱᱟ ᱠᱚ ᱟᱹᱰᱤ ᱡᱚᱢ ᱡᱚᱢᱟᱴ ᱜᱮᱞᱤᱧ ᱵᱩᱡᱽ ᱮᱫᱟ ᱟᱞᱮ ᱥᱮᱱ ᱦᱚᱸ ᱱᱚᱝᱠᱟ ᱜᱮ ᱢᱮᱱᱟᱜᱼᱟ ᱛᱚᱵᱮ ᱟᱹᱛᱩ ᱟᱹᱛᱩ ᱠᱚ ᱮᱱᱮᱡ ᱛᱟᱦᱮᱱᱟ ᱟᱨ ᱡᱟᱦᱮᱨ ᱵᱚᱸᱜᱟ ᱨᱮᱠᱚ ᱵᱚᱸᱜᱟ ᱵᱳᱨᱳ ᱠᱟᱛᱮᱫ ᱱᱟᱭᱠᱮ ᱵᱟᱵᱟ ᱥᱮᱨᱮᱧ ᱥᱮᱨᱮᱧ ᱛᱮ ᱠᱩᱞᱦᱤ ᱠᱩᱞᱦᱤ ᱛᱮ ᱟᱹᱨᱩᱵ ᱟᱹᱨᱩᱵ ᱛᱮᱠᱚ ᱤᱫᱤᱭᱮᱭᱟ ᱟᱨ ᱡᱟᱥᱴ ᱚᱸᱰᱮ ᱫᱚ ᱢᱤᱫᱴᱤᱱ ᱟᱠᱷᱲᱟ ᱛᱟᱞᱟ ᱨᱮ ᱥᱮ ᱟᱭᱟᱜ ᱚᱲᱟᱜ ᱛᱟᱞᱟ ᱨᱮᱠᱚ ᱮᱱᱮᱡ ᱥᱮᱨᱮᱧᱟ ᱟᱨ ᱠᱚ ᱪᱟᱵᱟ ᱵᱟᱲᱟ ᱠᱟᱜᱼᱟ ᱟᱨ ᱪᱮᱫ ᱪᱚᱝ ᱟᱪᱪᱷᱟ ᱟᱪᱪᱷᱟ ᱟᱨ ᱢᱤᱫᱴᱮᱱ ᱠᱟᱛᱷᱟ ᱞᱤᱧ ᱠᱩᱞᱤ ᱵᱮᱱᱟ ᱚᱱᱛᱮᱱᱟᱜ ᱨᱚᱲ ᱱᱟᱦᱟᱜ ᱟᱯᱮ ᱥᱮᱱᱟᱜ

ᱟᱡᱚᱫᱤᱭᱟ ᱵᱩᱨᱩ ᱡᱟᱯᱟᱜ ᱠᱷᱚᱱᱟᱜ ᱵᱤᱱ ᱦᱮᱡ ᱟᱠᱟᱱᱟ ᱟᱫᱚ ᱢᱤᱫ ᱠᱟᱛᱷᱟᱧ ᱠᱩᱞᱤ ᱵᱤᱱᱟ ᱱᱟᱜ ᱟᱹᱵᱤᱱ ᱯᱟᱞᱮ ᱠᱷᱟᱱ ᱱᱟᱢᱟᱞ ᱠᱟᱹᱢᱤ ᱵᱤᱱ ᱦᱮᱡ ᱟᱠᱟᱱᱟ ᱱᱟᱜ ᱦᱮᱸᱥᱮ ᱟᱫᱚ ᱪᱮᱫ ᱞᱮᱠᱟ ᱡᱟᱦᱟᱸ ᱚᱱᱠᱟ ᱯᱟᱪᱮ ᱮᱴᱠᱮᱴᱚᱬᱮ ᱠᱚ ᱟᱹᱵᱤᱱᱟᱜ ᱱᱟᱢᱟᱞ ᱠᱟᱹᱢᱤ ᱨᱮ ᱦᱤᱡᱩᱜ ᱠᱟᱱᱟ ᱛᱟᱠᱤ ᱱᱚᱣᱟ ᱟᱹᱞᱤᱧ ᱱᱚᱰᱮ ᱞᱤᱧ ᱦᱮᱡ ᱟᱠᱟᱱᱟ ᱟᱹᱞᱤᱧ ᱱᱟᱢᱟᱞ ᱠᱟᱹᱢᱤ ᱛᱚ ᱟᱞᱮ ᱫᱤᱥᱚᱢ ᱵᱟᱹᱜᱤ ᱠᱟᱛᱮ ᱱᱚᱣᱟ ᱥᱮᱫ ᱞᱤᱧ ᱦᱮᱡ ᱟᱠᱟᱱᱟ ᱠᱳᱱᱳ ᱮᱴᱠᱮᱴᱚᱬᱮ ᱫᱚ ᱵᱟᱝ ᱦᱩᱭ ᱟᱠᱟᱱᱟ ᱟᱹᱰᱤ ᱨᱟᱹᱥᱠᱟᱹ ᱨᱚᱢᱚᱡᱽ ᱛᱮᱜᱮ ᱞᱤᱧ ᱢᱮᱱᱟᱜ ᱞᱤᱧᱟ ᱟᱨ ᱨᱟᱹᱥᱠᱟᱹ ᱨᱮᱜᱮ ᱢᱮᱱᱟᱜ ᱞᱮᱭᱟ ᱥᱟᱱᱟᱢ ᱠᱚᱜᱮ ᱠᱳᱱᱳ ᱫᱩᱠ ᱯᱚᱨᱮᱥᱟᱱ ᱫᱚ ᱵᱟᱝ ᱦᱩᱭ ᱟᱠᱟᱱᱟ ᱟᱹᱰᱤ ᱟᱹᱰᱤ ᱥᱟᱨᱦᱟᱣ ᱪᱮᱫ ᱪᱮᱫ ᱧᱩᱛᱩᱢ ᱪᱮᱫ ᱧᱩᱛᱩᱢ ᱛᱟᱢ ᱵᱩᱰᱤ ᱞᱟᱪᱢᱤ ᱦᱟᱸᱥᱫᱟ ᱞᱟᱪᱢᱤ ᱦᱟᱸᱥᱫᱟ ᱪᱮᱫ ᱞᱮᱠᱟ ᱯᱩᱡᱟ ᱠᱮᱫ ᱱᱚᱰᱮ ᱯᱟᱞᱟᱢ ᱧᱮᱞ ᱠᱟᱛᱮ ᱪᱮᱫ ᱞᱮᱠᱟ ᱵᱮᱥ ᱜᱮ ᱵᱮᱥ ᱜᱮ ᱚᱠᱚᱭ ᱠᱚᱯᱮ ᱦᱮᱡ ᱠᱟᱱᱟ ᱱᱮᱛᱟ ᱦᱮᱸ ᱱᱮᱛᱟ ᱚᱠᱚᱭ ᱦᱮᱡ ᱠᱟᱱᱟ ᱯᱮ ᱚᱠᱚᱭ ᱠᱚᱯᱮ ᱦᱮᱡ ᱠᱟᱱᱟ ᱢᱟ ᱦᱮᱸ ᱵᱟᱵᱟ ᱦᱮᱸ ᱯᱷᱟᱥᱴ ᱵᱟᱨ ᱵᱤᱱ ᱦᱮᱡ ᱠᱟᱱᱟ ᱥᱮ ᱟᱨ ᱵᱟᱨ ᱦᱚᱸᱵᱤᱱ ᱦᱮᱡ ᱠᱟᱱᱟ ᱟᱨ ᱵᱟᱨ ᱦᱚᱸ ᱦᱮᱡ ᱠᱟᱱ ᱜᱮᱭᱟᱞᱤᱧ ᱟᱫᱚ ᱱᱚᱰᱮ ᱦᱮᱡ ᱠᱟᱛᱮ ᱪᱮᱫ ᱞᱮᱠᱟ ᱵᱤᱱ ᱵᱩᱡᱷᱟᱹᱣ ᱠᱮᱫᱟ ᱟᱹᱰᱤ ᱱᱟᱯᱟᱭ ᱟᱪᱪᱷᱟ ᱟᱨ ᱢᱤᱫ ᱵᱟᱨ ᱠᱟᱞᱤᱧ ᱠᱩᱞᱤ ᱵᱤᱱ ᱦᱟᱸᱜ ᱱᱤᱛᱚᱜ ᱦᱚᱞᱤ ᱯᱟᱨᱟᱵᱽ ᱠᱟᱱᱟ ᱜᱟᱯᱟ ᱢᱮᱭᱟᱝ ᱡᱟᱦᱟᱸ ᱠᱟᱱᱟ ᱛᱚ ᱚᱱᱟ ᱛᱤᱱᱟᱹᱜ ᱵᱤᱱ ᱥᱚᱢᱚᱨᱛᱷᱚᱱ ᱟᱭᱢᱟ ᱜᱟᱱ ᱦᱚᱲ ᱠᱚ ᱢᱮᱱᱟ ᱡᱮ ᱟᱵᱚ ᱟᱹᱫᱤᱵᱟᱹᱥᱤ ᱠᱚᱣᱟᱜ ᱫᱚ ᱵᱟᱝ ᱠᱟᱱᱟ ᱡᱮᱢᱚᱱ ᱟᱵᱚ ᱵᱤᱴᱤ ᱜᱤᱫᱟᱹᱨ ᱠᱚ ᱦᱚᱞᱤ ᱵᱟᱝ ᱠᱷᱮᱞ ᱫᱚᱨᱠᱟᱨ ᱛᱚ ᱚᱱᱟ ᱵᱟᱵᱚᱫ ᱛᱮ ᱟᱹᱵᱤᱱ ᱪᱮᱫ ᱵᱤᱱ ᱢᱮᱱᱟ ᱪᱮᱫ ᱪᱚᱝ ᱟᱵᱚ ᱡᱮᱢᱚᱱ ᱢᱮᱱ ᱟᱠᱚ ᱟᱭᱢᱟ ᱜᱟᱱ ᱦᱚᱲ ᱡᱮ ᱢᱟᱱᱮ ᱦᱳᱞᱤ ᱵᱟᱝ ᱠᱟᱱᱟ ᱢᱮᱱ ᱟᱠᱚ ᱪᱮᱫᱟᱜ ᱥᱮ ᱦᱳᱞᱤ ᱡᱮᱢᱚᱱ ᱵᱤᱴᱤ ᱜᱤᱫᱟᱹᱨ ᱠᱚ ᱟᱭᱢᱟ ᱜᱟᱱ ᱠᱚ ᱠᱷᱮᱞ ᱮ ᱡᱮ ᱩᱱᱠᱩ ᱡᱮᱢᱚᱱ ᱦᱳᱞᱤ ᱡᱩᱫᱤ ᱞᱟᱜᱟᱜ ᱠᱟᱱ ᱡᱮᱢᱚᱱ ᱟᱨᱟᱜ ᱨᱚᱝ ᱤᱭᱟ ᱨᱮ ᱠᱷᱮᱞ ᱠᱷᱮᱞ ᱛᱮ ᱮᱱᱠᱷᱟᱱ ᱩᱱᱤ ᱫᱚ ᱪᱷᱟᱰᱩᱭ ᱨᱮᱠᱚ ᱞᱮᱠᱷᱟᱜ ᱠᱟᱱᱟ ᱚᱱᱠᱟ ᱠᱟᱛᱷᱟ ᱮ ᱛᱚ ᱟᱹᱵᱤᱱ ᱟᱹᱵᱤᱱ ᱩᱭᱦᱟᱹᱨ ᱛᱮ ᱪᱮᱫ ᱞᱮᱠᱟ ᱢᱮᱱᱟ ᱦᱳᱞᱤ ᱛᱤᱱᱟᱹᱜ ᱠᱷᱮᱞ ᱥᱟᱹᱦᱤ ᱥᱮ ᱵᱟᱝ ᱥᱟᱹᱦᱤ ᱜᱮᱭᱟ ᱥᱟᱹᱦᱤ ᱢᱟ ᱪᱮᱫ ᱞᱮᱠᱟ ᱨᱮ ᱢᱟ ᱡᱩᱫᱤ ᱠᱷᱮᱞ ᱠᱷᱮᱞ ᱛᱮ ᱢᱟᱱᱮ ᱢᱚᱞᱚᱝ ᱨᱮᱦᱚᱸ ᱡᱩᱫᱤ ᱟᱨᱟᱜ ᱨᱚᱝ ᱮᱢᱟᱭᱟ ᱮᱱᱠᱷᱟᱱ ᱢᱟ ᱟᱹᱵᱤᱱᱟᱜ ᱵᱟᱯᱞᱟ ᱦᱩᱭᱩᱜ ᱠᱟᱱᱟ

ᱦᱚᱞᱤ ᱢᱟᱱᱟᱣ ᱫᱚᱨᱠᱟᱨ ᱥᱮ ᱵᱟᱝ ᱢᱟᱱᱟᱣ ᱫᱚ ᱫᱚᱨᱠᱟᱨ ᱜᱮ ᱪᱮᱫ ᱞᱮᱠᱟᱛᱮ ᱦᱟᱸᱜ ᱟᱭᱢᱟ ᱜᱟᱱ ᱦᱚᱲ ᱚᱱᱠᱟ ᱠᱚ ᱢᱮᱱᱟ ᱦᱚᱞᱤ ᱢᱟᱛᱚ ᱟᱵᱚ ᱞᱟᱹᱜᱤᱫ ᱛᱮ ᱵᱟᱭ ᱡᱩᱛᱚᱜ ᱠᱟᱱᱟ ᱪᱮᱫᱟᱜ ᱥᱮ ᱩᱱᱠᱩ ᱫᱚ ᱫᱤᱠᱩ ᱡᱟᱹᱛᱤ ᱟᱵᱚᱣᱟᱜ ᱫᱚ ᱫᱟᱜ ᱛᱮ ᱠᱟᱱᱟ ᱡᱟᱦᱟᱸ ᱛᱤᱱᱟᱹᱜ ᱟᱹᱞᱤᱧ ᱞᱤᱧ ᱵᱟᱲᱟᱭᱟ ᱟᱪᱪᱷᱟ ᱟᱵᱚ ᱫᱚ ᱢᱟᱱᱮ ᱵᱟᱦᱟ ᱫᱚᱥᱟᱨ ᱡᱟᱦᱟᱸ ᱵᱚᱱ ᱢᱟᱱᱟᱣᱮᱫ ᱚᱱᱟᱜᱮ ᱦᱟᱸᱜ ᱦᱮᱸ ᱟᱹᱰᱤ ᱟᱹᱰᱤ ᱥᱟᱨᱦᱟᱣ ᱟᱹᱞᱤᱧᱟᱜ ᱩᱯᱨᱩᱢ ᱫᱚ ᱞᱟᱞᱩ ᱥᱚᱨᱮᱱ ᱟᱛᱳ ᱯᱟᱞᱱᱟ ᱛᱷᱟᱱᱟ ᱪᱚᱣᱠᱟ ᱡᱮᱞᱟ ᱥᱚᱨᱟᱭᱠᱮᱞᱟ ᱠᱷᱟᱨᱥᱚᱣᱟ ᱡᱷᱟᱲᱠᱷᱚᱸᱰ ᱟᱹᱞᱤᱧ ᱛᱮᱦᱮᱧ ᱱᱚᱣᱟ ᱴᱟᱭᱳ ᱫᱤᱥᱚᱢ ᱵᱟᱦᱟ ᱦᱮᱡ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣᱮᱫᱼᱟ ᱟᱫᱚ ᱱᱚᱰᱮ ᱫᱚ ᱡᱟᱣ ᱫᱤᱱ ᱠᱷᱚᱱ ᱜᱮ ᱦᱮᱡ ᱦᱩᱭᱩᱜ ᱠᱟᱱᱟ ᱢᱟᱲᱟᱝ ᱦᱮᱡ ᱛᱟᱦᱮᱱ ᱱᱚᱝᱠᱟ ᱜᱮ ᱯᱨᱚᱛᱮᱠ ᱥᱮᱨᱢᱟ ᱱᱚᱰᱮ ᱦᱤᱡᱩᱜ ᱛᱟᱦᱮᱱ ᱱᱚᱝᱠᱟ ᱜᱮ ᱥᱮᱴᱮᱨ ᱛᱟᱦᱮᱱᱟ ᱱᱮᱥ ᱦᱚᱸᱞᱮ ᱦᱮᱡ ᱟᱠᱟᱱᱟ ᱟᱫᱚ ᱟᱹᱰᱤ ᱨᱟᱹᱥᱠᱟᱹ ᱟᱹᱰᱤ ᱜᱚᱨᱚᱵᱟᱱ ᱠᱟᱛᱷᱟ ᱫᱚ ᱱᱤᱭᱟᱹ ᱠᱟᱱᱟ ᱛᱮᱦᱮᱧ ᱟᱹᱰᱤ ᱫᱤᱥᱚᱢ ᱫᱤᱥᱚᱢ ᱦᱚᱲ ᱠᱚ ᱦᱮᱡ ᱥᱮᱴᱮᱨ ᱟᱠᱟᱱᱟ ᱡᱷᱟᱲᱠᱷᱚᱸᱰ ᱠᱷᱚᱱ ᱵᱮᱝᱜᱚᱞ ᱠᱷᱚᱱ ᱳᱰᱤᱥᱟ ᱠᱷᱚᱱ ᱟᱨᱦᱚᱸ ᱟᱭᱢᱟ ᱯᱚᱱᱚᱛ ᱠᱷᱚᱱ ᱠᱚ ᱦᱮᱡ ᱥᱮᱴᱮᱨ ᱟᱠᱟᱱᱟ ᱟᱹᱰᱤ ᱥᱟᱺᱜᱤᱧ ᱥᱟᱺᱜᱤᱧ ᱵᱟᱵᱟ ᱦᱚᱲ ᱠᱚ ᱫᱟᱹᱭ ᱠᱚ ᱢᱟᱹᱭ ᱠᱚ ᱛᱤᱨᱞᱟᱹ ᱠᱚ ᱡᱮᱛᱮ ᱦᱚᱲ ᱠᱚ ᱦᱮᱡ ᱥᱮᱴᱮᱨ ᱟᱠᱟᱱᱟ ᱟᱨ ᱡᱚᱛᱚ ᱠᱷᱚᱱ ᱨᱟᱹᱥᱠᱟᱹ ᱠᱷᱚᱵᱚᱨ ᱫᱚ ᱱᱤᱭᱟᱹ ᱨᱟᱹᱥᱠᱟᱹ ᱨᱟᱹᱥᱠᱟᱹ ᱨᱮᱱᱟᱜ ᱠᱟᱛᱷᱟ ᱫᱚ ᱱᱤᱭᱟᱹ ᱠᱟᱱᱟ ᱛᱮᱦᱮᱧ ᱡᱚᱛᱚ ᱟᱯᱚᱱ ᱟᱹᱯᱤᱱ ᱱᱤᱡᱮᱨᱟᱜ ᱡᱟᱦᱟᱸ ᱦᱚᱨᱚᱜ ᱵᱟᱸᱫᱮ ᱥᱟᱯᱟᱵ ᱠᱚ ᱟᱛᱮᱫ ᱠᱚ ᱥᱮᱴᱮᱨ ᱟᱠᱟᱱᱟ ᱱᱤᱡᱮᱨᱟᱜ ᱠᱟᱞᱪᱟᱨ ᱨᱮᱭᱟᱜ ᱟᱵᱚ ᱥᱟᱶᱛᱟ ᱨᱮᱭᱟᱜ ᱡᱟᱜᱮ ᱦᱚᱨᱚᱜ ᱵᱟᱸᱫᱮ ᱢᱮᱱᱟᱜᱼᱟ ᱚᱱᱟ ᱠᱚ ᱟᱛᱮᱫ ᱠᱚ ᱥᱮᱴᱮᱨ ᱟᱠᱟᱱᱟ ᱟᱹᱰᱤ ᱨᱟᱹᱥᱠᱟᱹ ᱵᱩᱡᱷᱟᱹᱜ ᱠᱟᱱᱟ ᱥᱟᱭ ᱥᱟᱭ ᱞᱤᱧ ᱥᱟᱨᱦᱟᱣ ᱠᱚᱣᱟ ᱛᱮᱦᱮᱧ ᱫᱤᱥᱚᱢ ᱵᱟᱦᱟ ᱡᱟᱦᱟᱸ ᱠᱚ ᱥᱟᱯᱲᱟᱣ ᱟᱠᱟᱫᱼᱟ ᱱᱚᱣᱟ ᱴᱟᱭᱳ ᱨᱮᱱ ᱴᱟᱭᱳ ᱠᱟᱞᱠᱟᱯᱩᱨ ᱨᱮ ᱡᱟᱦᱟᱸ ᱛᱤᱱᱟᱹᱜ ᱜᱟᱹᱠᱷᱩᱲ ᱠᱚ ᱢᱮᱱᱟᱜ ᱠᱚᱣᱟ ᱵᱩᱫᱽᱫᱷᱤ ᱡᱤᱵᱤ ᱠᱚ ᱢᱮᱱᱟᱜ ᱠᱚᱣᱟ ᱥᱟᱶᱛᱟ ᱥᱩᱥᱟᱹᱨᱤᱭᱟᱹ ᱠᱚ ᱢᱮᱱᱟᱜ ᱠᱚᱣᱟ ᱫᱷᱚᱨᱚᱢ ᱫᱩᱞᱟᱹᱲᱤᱭᱟᱹ ᱠᱚ ᱢᱮᱱᱟᱜ ᱟᱠᱟᱫ ᱠᱚᱣᱟ ᱥᱟᱶᱛᱟ ᱫᱩᱞᱟᱹᱲᱤᱭᱟᱹ ᱠᱚ ᱢᱮᱱᱟᱜ ᱠᱚᱣᱟ ᱡᱚᱛᱚ ᱜᱮ ᱟᱭᱢᱟ ᱞᱤᱧ ᱥᱟᱨᱦᱟᱣ ᱠᱚᱣᱟ ᱪᱤᱠᱟᱹᱛᱮ ᱱᱩᱠᱩᱣᱟᱜ ᱡᱟᱦᱟᱸ ᱠᱩᱨᱩᱢᱩᱴᱩ ᱢᱮᱱᱟᱜᱼᱟ ᱟᱹᱰᱤ ᱱᱟᱯᱟᱭ ᱜᱮᱭᱟ ᱟᱹᱰᱤ ᱥᱚᱨᱮᱥ ᱜᱮᱭᱟ ᱟᱨ ᱟᱞᱮ ᱦᱚᱸ ᱟᱹᱰᱤ ᱜᱟᱱ ᱞᱮ ᱦᱮᱡ ᱟᱠᱟᱱᱟ ᱟᱫᱚ ᱛᱮᱦᱮᱧ ᱱᱚᱣᱟ ᱦᱚᱸᱞᱤᱧ ᱢᱮᱱᱟ ᱡᱟᱦᱟᱸ ᱛᱤᱱᱟᱹᱜ ᱜᱮ ᱛᱮᱦᱮᱧᱟᱜ ᱱᱚᱣᱟ ᱫᱤᱥᱚᱢ ᱵᱷᱟᱨ ᱵᱟᱵᱚ ᱥᱮᱴᱮᱨ ᱠᱟᱱᱟ ᱱᱮᱥ ᱵᱟᱵᱚ ᱥᱮᱴᱮᱨ ᱫᱟᱲᱮ ᱠᱟᱜᱼᱟ ᱩᱭᱦᱟᱹᱨ ᱛᱟᱦᱮᱱ ᱢᱟ ᱠᱟᱞᱚᱢ ᱱᱚᱝᱠᱟ ᱜᱮᱵᱚᱱ ᱥᱮᱴᱮᱨᱚᱜ ᱢᱟ ᱟᱨ ᱡᱟᱦᱟᱸ ᱛᱤᱱᱟᱹᱜ ᱡᱟᱭᱜᱟ ᱠᱚᱨᱮ ᱱᱚᱝᱠᱟ ᱜᱮ ᱦᱩᱭᱩᱜ ᱠᱟᱱᱟ ᱫᱤᱥᱚᱢ ᱵᱟᱦᱟ ᱠᱚ ᱢᱟᱱᱟᱣ ᱢᱟᱱᱟᱣᱮᱜᱼᱟ ᱚᱸᱰᱮ ᱠᱚ ᱥᱮᱴᱮᱨᱚᱜ ᱛᱟᱵᱚᱱ ᱯᱮ ᱡᱟᱹᱥᱛᱤ ᱠᱷᱚᱱ ᱡᱟᱹᱥᱛᱤ ᱵᱚᱱ ᱥᱮᱴᱮᱨᱚᱜ ᱢᱟ ᱠᱷᱟᱥ ᱠᱟᱨᱠᱮ ᱟᱵᱚ ᱨᱮᱱ ᱡᱟᱦᱟᱸ ᱛᱤᱱᱟᱹᱜ ᱜᱮ ᱡᱩᱣᱟᱹᱱ ᱠᱩᱲᱤ ᱜᱤᱫᱽᱨᱟᱹ ᱠᱚ ᱢᱮᱱᱟᱜ ᱠᱚᱣᱟ ᱡᱩᱣᱟᱹᱱ ᱠᱚᱲᱟ ᱜᱤᱫᱽᱨᱟᱹ ᱠᱚ ᱢᱮᱱᱟᱜ ᱠᱚᱣᱟ ᱡᱟᱦᱟᱸ ᱡᱟᱦᱟᱸ ᱠᱚ ᱡᱟᱦᱟᱸ ᱫᱚ ᱱᱤᱛ ᱱᱟᱣᱟ ᱡᱮᱱᱟᱨᱮᱥᱚᱱ ᱨᱮ ᱢᱮᱱᱟᱜ ᱠᱟᱜ ᱠᱚ ᱩᱱᱠᱩ ᱡᱟᱹᱥᱛᱤ ᱠᱟᱛᱮᱫ ᱢᱮᱛᱟ ᱠᱚᱣᱟ ᱠᱤ ᱟᱯᱮ ᱡᱟᱹᱥᱛᱤ ᱠᱷᱚᱱ ᱡᱟᱹᱥᱛᱤ ᱱᱚᱝᱠᱟᱱ ᱯᱨᱳᱜᱨᱟᱢ ᱠᱚᱨᱮ ᱱᱚᱝᱠᱟᱱ ᱯᱨᱳᱜᱨᱟᱢ ᱨᱮ ᱵᱚᱸᱜᱟᱼᱵᱩᱨᱩ ᱠᱚᱨᱮ ᱟᱯᱮ ᱥᱮᱞᱮᱫᱚᱜ ᱯᱮ ᱟᱨ ᱟᱵᱚ ᱥᱟᱶᱛᱟ ᱨᱮᱭᱟᱜ ᱟᱹᱨᱤᱪᱟᱹᱞᱤ ᱨᱟᱭᱨᱤᱛ ᱡᱮᱛᱮ ᱠᱚ ᱵᱟᱲᱟᱭ ᱨᱮᱱᱟᱜ ᱵᱚᱱ ᱪᱮᱥᱴᱟᱭ ᱢᱟ ᱟᱨ ᱟᱵᱚ ᱦᱚᱸ ᱢᱤᱫᱴᱟᱝ ᱫᱤᱥᱚᱢ ᱨᱮ ᱢᱤᱫᱴᱟᱝ ᱱᱚᱣᱟ ᱢᱤᱫᱴᱟᱝ ᱟᱭᱰᱮᱱᱴᱤᱴᱤ ᱵᱚᱱ ᱮᱢᱟ ᱠᱚᱣᱟ ᱠᱤ ᱵᱟᱝ ᱟᱹᱫᱤᱵᱟᱹᱥᱤ ᱨᱮ ᱟᱵᱚ ᱦᱚᱸ ᱢᱤᱫᱴᱟᱝ ᱥᱟᱱᱛᱟᱲ ᱢᱮᱱᱛᱮ ᱢᱮᱱᱟᱜ ᱟᱠᱟᱫ ᱵᱚᱱᱟ ᱟᱨ ᱟᱹᱫᱤᱵᱟᱹᱥᱤ ᱠᱚᱣᱟᱜ ᱡᱚᱛᱚ ᱠᱷᱚᱱ ᱢᱟᱨᱟᱝ ᱯᱚᱨᱚᱵᱽ ᱞᱮᱠᱟ ᱫᱚ ᱵᱟᱦᱟ ᱯᱚᱨᱚᱵᱽ ᱵᱚᱱ ᱢᱟᱱᱟᱣᱟ ᱟᱨ ᱱᱚᱝᱠᱟ ᱜᱮ ᱡᱮᱢᱚᱱ ᱱᱮᱥ ᱦᱚᱸ ᱟᱨ ᱠᱟᱞᱚᱢ ᱦᱚᱸ ᱦᱤᱡᱩᱜ ᱠᱟᱱ ᱫᱤᱱ ᱦᱚᱸ ᱚᱱᱮ ᱚᱱᱠᱟ ᱜᱮ ᱥᱟᱭ ᱥᱟᱭ ᱵᱚᱱ ᱦᱤᱡᱩᱜ ᱢᱟ ᱞᱩᱜᱩᱼᱵᱩᱨᱩ ᱯᱩᱨᱤ ᱞᱮᱠᱟ ᱨᱮᱞᱟ ᱠᱟᱛᱮᱫ ᱵᱚᱱ ᱦᱤᱡᱩᱜ ᱢᱟ ᱟᱨ ᱱᱚᱜᱼᱚ ᱱᱚᱝᱠᱟ ᱡᱟᱹᱥᱛᱤ ᱠᱷᱚᱱ ᱡᱟᱹᱥᱛᱤ ᱦᱮᱡ ᱠᱟᱛᱮᱫ ᱟᱵᱚᱣᱟᱜ ᱟᱭᱰᱮᱱᱴᱤᱴᱤ ᱵᱚᱱ ᱫᱮᱠᱷᱟᱣ ᱢᱟ ᱟᱫᱚ ᱡᱟᱹᱥᱛᱤ ᱫᱚ ᱵᱟᱹᱞᱤᱧ ᱢᱮᱱᱟ ᱱᱤᱭᱟᱹ ᱨᱚᱲ ᱠᱟᱛᱮᱫ ᱜᱮ ᱡᱟᱦᱟᱸ ᱛᱤᱱᱟᱹᱜ ᱜᱮ ᱦᱮᱡ ᱥᱮᱴᱮᱨ ᱠᱟᱱᱟ ᱠᱚ ᱱᱚᱣᱟ ᱴᱟᱭᱳ ᱠᱟᱞᱠᱟᱯᱩᱨ ᱱᱚᱣᱟ ᱫᱤᱥᱚᱢ ᱵᱟᱦᱟ ᱵᱚᱸᱜᱟ ᱨᱮ ᱱᱚᱣᱟ ᱡᱟᱦᱮᱨ ᱜᱟᱲ ᱨᱮ ᱥᱟᱱᱟᱢ ᱠᱚ ᱟᱹᱰᱤ ᱟᱹᱰᱤᱧ ᱥᱟᱨᱦᱟᱣ ᱠᱚᱣᱟ ᱢᱟ ᱮᱱᱠᱷᱟᱱ ᱢᱩᱪᱟᱹᱫ ᱨᱮ ᱥᱟᱱᱟᱢ ᱠᱚᱜᱮ ᱡᱚᱦᱟᱨ ᱧᱩᱛᱩᱢ ᱧᱩᱛᱩᱢ ᱧᱩᱛᱩᱢ ᱫᱚ ᱥᱚᱨᱚᱥᱚᱛᱤ ᱴᱩᱰᱩ

ᱢᱮᱱ ᱫᱟᱲᱮᱭᱟᱜ ᱟᱪᱪᱷᱟ ᱟᱪᱪᱷᱟ ᱴᱷᱤᱠ ᱜᱮᱭᱟ ᱠᱳᱱᱳ ᱯᱟᱨᱣᱟ ᱟᱪᱪᱷᱟ ᱟᱵᱮᱱᱟᱜ ᱩᱯᱨᱩᱢ ᱵᱤᱱ ᱞᱟᱹᱭ ᱠᱮᱭᱟ ᱟᱹᱞᱤᱧ ᱫᱚ ᱥᱩᱱᱫᱚᱨᱟᱢ ᱴᱩᱰᱩ ᱟᱪᱪᱷᱟ ᱟᱛᱳ ᱫᱚ ᱫᱩᱵᱨᱟᱡᱽᱯᱩᱨ ᱟᱪᱪᱷᱟ ᱟᱪᱪᱷᱟ ᱞᱟᱹᱭ ᱠᱮᱭᱟ ᱵᱮᱱ ᱟᱵᱚᱣᱟᱜ ᱢᱟᱱᱮ ᱡᱟᱦᱟᱸ ᱯᱟᱨᱟᱵᱽ ᱢᱟᱱᱮ ᱵᱟᱦᱟ ᱥᱮ ᱥᱚᱦᱨᱟᱭ ᱡᱚᱛᱚ ᱚᱠᱟᱴᱟᱜ ᱛᱟᱵᱚᱱ ᱢᱟᱱᱮ ᱢᱟᱨᱟᱝ ᱯᱟᱨᱟᱵᱽ ᱠᱟᱱᱟ ᱟᱵᱚᱣᱟᱜ ᱢᱟᱨᱟᱝ ᱯᱟᱨᱟᱵᱽ ᱫᱚ ᱵᱟᱦᱟ ᱠᱟᱱᱟ ᱟᱪᱪᱷᱟ ᱟᱹᱰᱤ ᱟᱹᱰᱤ ᱥᱟᱨᱦᱟᱣ